ᱦᱮᱞᱳ ᱜᱟᱛᱮ ᱠᱚ ᱥᱟᱱᱟᱢ ᱠᱚᱜᱮ ᱡᱚᱦᱟᱨ ᱟᱨ ᱤᱧᱟᱹᱜ ᱵᱞᱚᱜ ᱵᱷᱤᱰᱤᱭᱳ ᱨᱮ ᱟᱯᱮ ᱥᱟᱱᱟᱢ ᱠᱚ ᱟᱛᱟᱝ ᱫᱟᱨᱟᱢ ᱛᱚ ᱛᱮᱦᱮᱧ ᱤᱧ ᱦᱮᱡ ᱠᱟᱱᱟ ᱮᱱᱛᱮ ᱤᱴᱟᱹ ᱥᱮ ᱚᱠᱟ ᱥᱮ ᱡᱚ ᱤᱴᱟᱹ ᱠᱚ ᱵᱮᱱᱟᱣ ᱦᱚᱪᱚᱭ ᱫᱟᱠᱚ ᱟᱨ ᱧᱮᱞ ᱫᱟᱲᱮᱭᱟᱜ ᱠᱟᱱᱟ ᱯᱮ ᱤᱴᱟᱹ ᱱᱚᱣᱟ ᱥᱟᱭᱤᱰ ᱨᱮ ᱢᱮᱱᱟᱜᱼᱟ ᱤᱴᱟᱹ ᱟᱨ ᱪᱮᱫ ᱞᱮᱠᱟ ᱠᱚ ᱵᱮᱱᱟᱣ ᱠᱟᱫᱟ ᱠᱚ ᱟᱨ ᱠᱤᱪᱷᱩ ᱱᱚᱰᱮ ᱦᱚᱲ ᱢᱮᱱᱟᱜ ᱠᱚᱣᱟ ᱢᱚᱡᱽᱫᱩᱨ ᱡᱚ ᱢᱮᱱᱟᱜ ᱠᱚᱣᱟ ᱩᱱᱠᱩ ᱛᱩᱞᱩᱡ ᱦᱚᱸ ᱜᱟᱞᱢᱟᱨᱟᱣ ᱦᱩᱭᱩᱜᱼᱟ ᱪᱮᱫ ᱞᱮᱠᱟ ᱤᱴᱟᱹ ᱠᱚ ᱵᱮᱱᱟᱣ ᱮᱫᱟ ᱪᱮᱫ ᱞᱮᱠᱟ ᱠᱟᱛᱮ ᱫᱤᱱ ᱨᱟᱛ ᱠᱟᱹᱢᱤ ᱠᱟᱛᱮ ᱤᱴᱟᱹ ᱠᱚ ᱛᱮᱭᱟᱨ ᱫᱟᱠᱚ ᱵᱮᱱᱟᱣ ᱫᱟᱠᱚ ᱟᱨ ᱢᱤᱫ ᱫᱤᱱ ᱨᱮ ᱛᱤᱱᱟᱹᱜ ᱜᱟᱱ ᱤᱴᱟᱹ ᱠᱚ ᱵᱮᱱᱟᱣ ᱫᱟᱠᱚ ᱥᱮ ᱛᱤᱱᱟᱹᱜ ᱜᱟᱱ ᱤᱴᱟᱹ ᱠᱚ ᱵᱮᱱᱟᱣ ᱫᱟᱲᱮᱭᱟᱜ ᱠᱟᱱᱟ ᱠᱚ ᱪᱚᱵᱵᱤᱥ ᱜᱷᱚᱱᱴᱟ ᱟᱱᱫᱟᱨ ᱛᱮ ᱟᱨ ᱡᱚᱛᱚ ᱚᱱᱟ ᱠᱚ ᱠᱩᱞᱤ ᱠᱚᱣᱟᱧ ᱜᱟᱞᱢᱟᱨᱟᱣ ᱦᱩᱭᱩᱜᱼᱟ ᱩᱱᱠᱩ ᱛᱩᱞᱩᱡ ᱟᱨ ᱱᱚᱰᱮ ᱱᱚᱜᱼᱚᱭ ᱱᱚᱝᱠᱟ ᱤᱴᱟᱹ ᱧᱮᱞ ᱯᱮ ᱛᱤᱱᱟᱹᱜ ᱟᱭᱢᱟ ᱰᱷᱮᱨ ᱜᱮ ᱵᱩᱡᱷᱟᱹᱜ ᱠᱟᱱᱟ ᱟᱭᱢᱟ ᱰᱷᱮᱨ ᱠᱚ ᱵᱮᱱᱟᱣ ᱡᱟᱣᱨᱟᱣ ᱠᱟᱫᱟ ᱠᱚ ᱟᱨᱦᱚᱸ ᱟᱹᱵᱤ ᱵᱮᱱᱟᱣ ᱨᱮᱜᱮ ᱢᱮᱱᱟᱜ ᱠᱚᱣᱟ ᱛᱚ ᱡᱚᱛᱚ ᱠᱷᱚᱱ ᱞᱟᱦᱟᱨᱮ ᱤᱴᱟᱹᱧ ᱩᱫᱩᱜ ᱯᱮ ᱠᱟᱱᱟ ᱤᱴᱟᱹ ᱡᱚᱜᱚ ᱛᱤᱱᱟᱹᱜ ᱜᱟᱱ ᱛᱮᱭᱟᱨ ᱠᱟᱱᱟ ᱪᱟᱨᱳ ᱥᱟᱭᱤᱰ ᱨᱮᱱᱟᱜ ᱤᱴᱟᱹᱧ ᱩᱫᱩᱜ ᱯᱮ ᱠᱟᱱᱟ

ᱟᱨ ᱱᱚᱣᱟ ᱟᱲᱮ ᱱᱚᱜᱼᱚᱸᱭ ᱱᱚᱣᱟ ᱟᱲᱮ ᱦᱚᱸᱧ ᱩᱫᱩᱜ ᱟᱯᱮ ᱠᱟᱱᱟ ᱤᱴᱟᱹ ᱧᱮᱞ ᱯᱮ ᱟᱨ ᱪᱮᱫ ᱠᱚ ᱢᱮᱱᱟ ᱱᱤᱛᱚᱜ ᱯᱷᱮᱵᱽᱨᱩᱣᱟᱨᱤ ᱢᱟᱹᱦᱱᱟᱹ ᱨᱮᱱᱟᱜ ᱞᱟᱥᱴ ᱫᱤᱱ ᱪᱟᱞᱟᱜ ᱠᱟᱱᱟ ᱭᱟᱱᱤ ᱵᱟᱨ ᱯᱮ ᱫᱤᱱ ᱥᱟᱨᱮᱡ ᱠᱟᱱᱟ ᱯᱷᱮᱵᱽᱨᱩᱣᱟᱨᱤ ᱢᱟᱹᱦᱱᱟᱹ ᱯᱟᱨᱚᱢᱚᱜ ᱞᱟᱹᱜᱤᱫ ᱟᱨ ᱠᱩᱪ ᱱᱚᱜᱼᱚᱸᱭ ᱱᱚᱝᱠᱟ ᱛᱮᱦᱮᱧᱟᱜ ᱞᱳᱠᱮᱥᱚᱱ ᱢᱮᱱᱟᱜᱼᱟ ᱧᱮᱞᱮᱫ ᱠᱟᱱᱟ ᱯᱮ ᱫᱤᱱ ᱦᱚᱸᱭ ᱥᱟᱯᱷᱟ ᱠᱟᱫᱟᱭ ᱨᱤᱢᱤᱞ ᱠᱚᱫᱚ ᱵᱟᱹᱱᱩᱜᱼᱟ ᱛᱮᱦᱮᱧ ᱫᱚ ᱟᱨ ᱩᱫᱩᱜ ᱟᱯᱮ ᱠᱟᱹᱱᱟᱹᱧ ᱪᱟᱨᱚ ᱥᱟᱭᱤᱰ ᱨᱮᱱᱟᱜ ᱤᱴᱟᱹ ᱪᱮᱫ ᱞᱮᱠᱟ ᱠᱚ ᱵᱮᱱᱟᱣ ᱠᱟᱫᱟ ᱠᱚ ᱟᱨ ᱩᱱᱠᱩ ᱡᱚ ᱢᱚᱡᱽᱫᱩᱨ ᱠᱟᱱᱟ ᱠᱚ ᱩᱱᱠᱩ ᱛᱩᱞᱩᱡ ᱦᱚᱸ ᱜᱟᱞᱢᱟᱨᱟᱣ ᱦᱩᱭᱩᱜᱼᱟ ᱩᱱᱠᱩ ᱛᱩᱞᱩᱡ ᱦᱚᱸᱧ ᱨᱚᱯᱚᱲᱟ ᱛᱷᱚᱲᱟ ᱜᱟᱱ ᱪᱮᱫ ᱞᱮᱠᱟ ᱤᱴᱟᱹ ᱠᱚ ᱵᱮᱱᱟᱣ ᱫᱟᱠᱚ ᱛᱤᱱᱟᱹᱜ ᱜᱟᱱ ᱢᱮᱦᱱᱚᱛ ᱞᱟᱜᱟᱜ ᱠᱟᱱᱟ ᱫᱤᱱ ᱨᱟᱛ ᱠᱚ ᱢᱮᱦᱱᱚᱛ ᱫᱟᱠᱚ ᱟᱨ ᱱᱟᱣᱟ ᱟᱲᱮ ᱦᱚᱸ ᱧᱮᱞ ᱯᱮ ᱱᱟᱭ ᱛᱮᱦᱚᱸ ᱤᱴᱟᱹ ᱠᱚ ᱵᱮᱱᱟᱣ ᱠᱟᱫᱟ ᱠᱚ ᱟᱨ ᱱᱚᱰᱮ ᱢᱤᱫᱴᱮᱡ ᱤᱴᱟᱹ ᱵᱷᱟᱴᱟ ᱵᱩᱡᱷᱟᱹᱜ ᱠᱟᱱᱟ ᱞᱟᱦᱟᱛᱮ ᱛᱟᱦᱮᱸ ᱠᱟᱱᱟ ᱤᱴᱟᱹ ᱫᱚ ᱟᱹᱵᱷᱤ ᱢᱮᱱᱟᱜ ᱜᱮᱭᱟ

ᱩᱱᱠᱩ ᱠᱚᱣᱟᱜ ᱠᱟᱹᱢᱤ ᱧᱮᱞᱛᱮ ᱵᱩᱡᱷᱟᱹᱜ ᱠᱟᱱᱟ ᱟᱹᱰᱤ ᱢᱮᱦᱱᱚᱛ ᱜᱮ ᱞᱟᱜᱟᱜ ᱠᱟᱱᱟ ᱯᱩᱨᱟᱹ ᱠᱚ ᱢᱮᱦᱱᱚᱛ ᱫᱟᱠᱚ ᱡᱚᱛᱚ ᱠᱷᱚᱱ ᱞᱟᱦᱟᱨᱮ ᱱᱚᱣᱟ ᱡᱚ ᱦᱟᱥᱟ ᱧᱩᱨᱩᱜ ᱠᱟᱱ ᱛᱟᱠᱚ ᱱᱚᱰᱮ ᱱᱚᱜᱼᱚᱭ ᱡᱚ ᱦᱟᱥᱟ ᱠᱚ ᱜᱤᱨᱟᱹᱣ ᱠᱟᱜ ᱠᱚ ᱜᱟᱹᱰᱤ ᱛᱮ ᱱᱚᱣᱟ ᱦᱟᱥᱟ ᱠᱚ ᱞᱚᱦᱚᱫ ᱫᱟᱠᱚ ᱞᱚᱦᱚᱫ ᱯᱷᱩᱞᱟᱹᱣ ᱫᱟᱠᱚ ᱩᱥᱠᱮ ᱵᱟᱫ ᱵᱩᱡᱷᱟᱹᱜ ᱠᱟᱱᱟ ᱠᱚ ᱞᱮᱵᱮᱫ ᱚᱱᱟ ᱠᱚ ᱞᱮᱵᱮᱫ ᱜᱩᱸᱰᱟᱹᱭ ᱫᱟᱠᱚ ᱵᱟᱹᱲᱦᱤᱭᱟᱹ ᱛᱮ ᱟᱨ ᱪᱮᱫ ᱞᱮᱠᱟ ᱠᱚ ᱵᱮᱱᱟᱣ ᱮᱫᱟ ᱡᱚᱛᱚ ᱠᱷᱚᱱ ᱩᱱᱠᱩ ᱥᱟᱛᱮᱧ ᱜᱟᱞᱢᱟᱨᱟᱜ ᱟᱹᱧ ᱩᱱᱠᱩ ᱥᱟᱶ ᱩᱱᱠᱩ ᱦᱚᱧ ᱠᱩᱞᱤ ᱠᱚᱣᱟᱹᱧ ᱪᱮᱫ ᱞᱮᱠᱟ ᱠᱚ ᱵᱮᱱᱟᱣ ᱫᱟᱠᱚ ᱪᱮᱫᱟᱜ ᱠᱤ ᱩᱱᱠᱩ ᱫᱚ ᱵᱮᱱᱟᱣ ᱵᱟᱞᱟ ᱠᱟᱱᱟ ᱠᱚ ᱢᱚᱡᱽᱫᱩᱨ ᱩᱱᱠᱩ ᱫᱚ ᱯᱩᱨᱟᱹ ᱡᱟᱱᱠᱟᱨᱤ ᱢᱮᱱᱟᱜ ᱛᱟᱠᱚᱣᱟ ᱱᱚᱣᱟ ᱵᱟᱨᱮᱛᱮ ᱛᱚ ᱩᱱᱠᱩ ᱥᱩᱨ ᱛᱮᱧ ᱪᱟᱞᱟᱜ ᱠᱟᱹᱱᱟᱹᱧ ᱟᱨ ᱢᱤᱫ ᱵᱟᱨ ᱠᱟᱛᱷᱟ ᱛᱷᱚᱲᱟᱧ ᱠᱩᱞᱤᱭᱮᱫ ᱠᱚᱣᱟᱹᱧ ᱛᱚ ᱱᱤᱛ ᱤᱧ ᱦᱮᱡ ᱥᱩᱨᱱᱟ ᱱᱚᱰᱮ ᱡᱚ ᱱᱩᱠᱤᱱ ᱠᱤᱱ ᱠᱟᱹᱢᱤ ᱠᱟᱱᱟ ᱠᱤᱱ ᱟᱨ ᱧᱮᱞ ᱠᱤᱱ ᱯᱮ ᱪᱮᱫ ᱞᱮᱠᱟ ᱠᱤᱱ ᱠᱟᱹᱢᱤ ᱠᱤᱱ ᱞᱟᱜᱟᱣ ᱠᱟᱱᱟ ᱠᱟᱹᱢᱤ ᱠᱤᱱ ᱵᱷᱤᱲᱟᱹᱣ ᱠᱟᱱᱟ ᱠᱤᱱ ᱟᱨ ᱛᱤᱱᱟᱹᱜ ᱢᱮᱦᱱᱚᱛ ᱞᱟᱜᱟᱜ ᱠᱟᱱᱟ ᱧᱮᱞ ᱯᱮ ᱱᱚᱣᱟ ᱨᱮ ᱧᱮᱞ ᱫᱟᱲᱮᱭᱟᱜ ᱠᱟᱱᱟ ᱯᱮ ᱟᱯᱮ ᱦᱚᱸ ᱟᱨ ᱛᱷᱚᱲᱟ ᱜᱟᱱ ᱱᱩᱭᱤᱧ ᱠᱩᱞᱤᱭᱮᱫᱮ ᱠᱟᱱᱟ ᱪᱮᱫ ᱞᱮᱠᱟᱭ ᱵᱮᱱᱟᱣ ᱫᱮ ᱟᱨ

ᱛᱚ ᱪᱮᱫ ᱠᱚ ᱢᱮᱱᱟ ᱤᱴᱟᱹ ᱵᱮᱱᱟᱣ ᱨᱮ ᱪᱮᱫ ᱪᱤᱠᱟ ᱪᱮᱫ ᱞᱮᱠᱟ ᱞᱟᱜᱟᱜ ᱠᱟᱱᱟ ᱥᱩᱨᱩᱣᱟᱛ ᱠᱷᱚᱡ ᱞᱟᱹᱭ ᱢᱮ ᱛᱷᱚᱲᱟ ᱜᱟᱱ ᱪᱮᱫ ᱞᱮᱠᱟ ᱠᱚ ᱵᱮᱱᱟᱣ ᱫᱟᱠᱚ ᱤᱴᱟᱹ ᱛᱤᱱᱟᱹᱜ ᱜᱟᱱ ᱠᱟᱹᱢᱤ ᱞᱟᱜᱟᱜ ᱠᱟᱱᱟ ᱱᱚᱣᱟ ᱨᱮ ᱟᱨ ᱪᱮᱫ ᱞᱮᱠᱟ ᱤᱴᱟᱹ ᱠᱚ ᱢᱟᱱᱮ ᱛᱤᱱᱟᱹᱜ ᱜᱟᱱ ᱢᱮᱦᱱᱚᱛ ᱢᱮᱱᱟᱜᱼᱟ ᱱᱚᱣᱟ ᱨᱮ ᱡᱚᱛᱚ ᱞᱟᱹᱭ ᱛᱟᱞᱟᱝ ᱢᱮ ᱛᱷᱚᱲᱟ ᱜᱟᱱ ᱢᱮᱦᱱᱚᱛ ᱫᱚ ᱟᱹᱰᱤ ᱰᱷᱮᱨ ᱜᱮ ᱢᱮᱱᱟᱜᱼᱟ ᱱᱚᱣᱟ ᱨᱮᱫᱚ ᱮᱱᱛᱮᱫ

ᱯᱷᱟᱨᱢᱟ ᱨᱮ ᱞᱟᱜᱟᱣ ᱠᱟᱛᱮ ᱚᱱᱟ ᱛᱟᱣᱟᱜ ᱵᱟᱹᱭᱥᱟᱹᱣ ᱞᱟᱜᱟᱜ ᱠᱟᱱᱟ ᱥᱮ ᱵᱟᱝ ᱯᱷᱟᱨᱢᱟ ᱛᱮ ᱛᱮᱭᱟᱨᱚᱜ ᱠᱟᱱᱟ ᱛᱚ ᱟᱹᱰᱤ ᱜᱮ ᱢᱮᱦᱱᱚᱛ ᱞᱟᱜᱟᱜ ᱠᱟᱱᱟ ᱟᱨ ᱟᱢ ᱦᱚᱸᱧ ᱧᱮᱞᱮᱫ ᱢᱮᱭᱟ ᱠᱟᱯᱷᱤ ᱮᱠᱫᱚᱢ ᱞᱚᱥᱚᱫ ᱪᱟᱵᱟᱣ ᱠᱟᱱᱟᱭᱮᱢ ᱪᱮᱫᱟᱜ ᱠᱤ ᱛᱚ ᱛᱤᱱᱟᱹᱜ ᱢᱚᱛᱞᱚᱵ ᱛᱤᱱᱟᱹᱜ ᱜᱷᱟᱹᱲᱤᱡ ᱠᱟᱹᱢᱤ ᱞᱟᱜᱟᱜ ᱠᱟᱱᱟ ᱡᱮᱥᱮ ᱪᱚᱵᱵᱤᱥ ᱜᱷᱚᱱᱴᱟ ᱛᱤᱱᱟᱹᱜ ᱧᱤᱫᱟᱹ ᱠᱷᱚᱡ ᱯᱮ ᱠᱟᱹᱢᱤ ᱫᱟᱯᱮ ᱱᱚᱣᱟ ᱫᱚ ᱫᱤᱱ ᱵᱷᱟᱹᱨᱤ ᱫᱤᱱ ᱜᱮ ᱠᱟᱹᱢᱤ ᱫᱚ ᱦᱩᱭᱩᱜ ᱠᱟᱱᱟ ᱧᱤᱫᱟᱹ ᱠᱚᱢ ᱥᱮ ᱠᱚᱢ ᱛᱤᱱ ᱵᱟᱡᱮ ᱦᱤᱡᱩᱜ ᱠᱟᱱᱟᱞᱮ ᱛᱤᱱ ᱵᱟᱡᱮ ᱥᱤᱢᱨᱟᱜ ᱠᱷᱚᱡ ᱥᱤᱢᱨᱟᱜ ᱠᱷᱚᱡ

ᱵᱟᱹᱲᱤᱡ ᱟᱨ ᱠᱟᱹᱢᱤ ᱠᱟᱹᱢᱤ ᱛᱮ ᱯᱟᱥᱮᱡ ᱚᱱᱟ ᱠᱚ ᱢᱮᱱᱟ ᱠᱟᱹᱢᱤ ᱞᱟᱸᱜᱟ ᱠᱚ ᱠᱟᱹᱢᱤ ᱞᱟᱸᱜᱟ ᱠᱚ ᱠᱟᱱᱟ ᱞᱮᱠᱤᱱ ᱪᱮᱫ ᱢᱮᱱᱟ ᱞᱟᱡ ᱨᱮᱭᱟᱜ ᱠᱟᱛᱷᱟ ᱠᱟᱱᱟ ᱟᱨ ᱨᱮᱸᱜᱮᱡ ᱦᱚᱲ ᱯᱮ ᱵᱟᱲᱟᱭ ᱜᱮᱯᱮ ᱟᱨ ᱠᱷᱟᱥ ᱠᱟᱨ ᱢᱟ ᱦᱚᱲ ᱦᱚᱯᱚᱱ ᱠᱟᱱᱟ ᱵᱚᱱ ᱦᱚᱲ ᱦᱚᱯᱚᱱ ᱢᱟ ᱨᱮᱸᱜᱮᱡ ᱦᱚᱲ ᱢᱟ ᱡᱟᱹᱥᱛᱤ ᱵᱚᱱ ᱛᱟᱦᱮᱱ ᱠᱟᱱᱟ ᱚᱱᱟ ᱤᱭᱟᱹᱛᱮ ᱠᱟᱹᱢᱤ ᱠᱩᱪ ᱱᱟ ᱠᱩᱪ ᱠᱟᱹᱢᱤ ᱢᱟ ᱞᱟᱜᱟᱜ ᱜᱮᱭᱟ ᱛᱚ ᱛᱚ ᱚᱱᱟ ᱦᱤᱥᱟᱹᱵ ᱛᱮ ᱤᱧ ᱫᱩᱧ ᱢᱮᱱᱟ ᱛᱷᱚᱲᱟ ᱜᱟᱱ ᱡᱟᱹᱥᱛᱤ ᱧᱚᱜ ᱯᱚᱭᱥᱟ ᱠᱚ ᱧᱟᱢ ᱞᱮᱠᱷᱟᱡ ᱛᱚ ᱵᱟᱹᱲᱦᱤᱭᱟᱹᱜᱼᱟ ᱪᱮᱫᱟᱜ ᱠᱤ ᱫᱤᱱ ᱵᱷᱟᱹᱨᱤ ᱠᱚ ᱠᱟᱹᱢᱤ ᱠᱟᱱᱟ ᱠᱚ ᱤᱱᱟᱹᱜ ᱠᱚ ᱢᱮᱦᱱᱚᱛ ᱫᱟᱠᱚ ᱛᱚᱵᱮ ᱨᱮᱜᱮ ᱱᱚᱣᱟ ᱤᱴᱟᱹ ᱛᱮᱭᱟᱨᱚᱜ ᱠᱟᱱᱟ ᱤᱴᱟᱹ ᱛᱮᱭᱟᱨ ᱠᱟᱛᱮᱫ ᱯᱷᱤᱨ ᱤᱴᱟᱹ ᱠᱚ ᱵᱷᱟᱴᱟᱭ ᱫᱟᱠᱚ ᱵᱷᱟᱴᱟ ᱠᱟᱛᱮᱫ ᱡᱚᱵ ᱛᱮᱭᱟᱨᱚᱜ ᱠᱟᱱᱟ ᱛᱚᱵ ᱡᱚ ᱠᱤ ᱢᱤᱫᱴᱮᱡ ᱵᱟᱹᱲᱦᱤᱭᱟᱹ ᱨᱩᱯ ᱛᱮ ᱤᱴᱟᱹ ᱵᱮᱱᱟᱜ ᱠᱟᱱᱟ ᱤᱥᱤᱱ ᱠᱟᱛᱮᱫ ᱚᱱᱟ ᱡᱚ ᱠᱚᱭᱞᱟ ᱛᱮ ᱡᱚ ᱨᱟᱯᱟᱜᱚᱜ ᱠᱟᱱᱟ ᱨᱟᱯᱟᱜ ᱠᱟᱛᱮᱫ ᱤᱥᱤᱱᱚᱜ ᱠᱟᱱᱟ ᱤᱴᱟᱹ ᱛᱚᱵᱮ ᱢᱤᱫᱴᱮᱡ ᱵᱟᱹᱲᱦᱤᱭᱟᱹ ᱤᱴᱟᱹ ᱛᱮᱭᱟᱨᱚᱜ ᱠᱟᱱᱟ ᱴᱷᱤᱠ ᱜᱮᱭᱟ ᱛᱚᱵᱮ ᱨᱮᱜᱮ ᱢᱤᱫᱴᱮᱡ ᱚᱲᱟᱜ ᱵᱮᱱᱟᱜ ᱠᱟᱱᱟ ᱴᱷᱚᱥ ᱚᱲᱟᱜ ᱵᱟᱹᱲᱦᱤᱭᱟᱹ ᱚᱲᱟᱜ ᱛᱚ ᱟᱨ ᱱᱚᱣᱟ ᱤᱴᱟᱹ ᱞᱟᱜᱽ ᱵᱷᱟᱜᱽ ᱡᱚᱵ ᱛᱮᱭᱟᱨᱚᱜ ᱠᱟᱱᱟ ᱛᱚ ᱢᱚᱴᱟᱢᱩᱴᱤ ᱫᱚᱥ ᱦᱟᱡᱟᱨ ᱵᱟᱨᱚ ᱦᱟᱡᱟᱨ ᱴᱟᱠᱟ ᱦᱟᱡᱟᱨ ᱟᱹᱠᱷᱨᱤᱧᱚᱜ ᱠᱟᱱᱟ ᱛᱚ ᱤᱱᱟᱹᱜ ᱠᱚᱥᱴᱞᱤ ᱤᱱᱟᱹᱜ ᱢᱮᱦᱱᱚᱛ ᱠᱟᱛᱮᱫ ᱩᱱᱠᱩᱣᱟᱜ ᱢᱚᱡᱽᱫᱩᱨᱤ ᱛᱷᱚᱲᱟ ᱜᱟᱱ ᱠᱚᱢ ᱧᱚᱜ ᱮᱱ ᱛᱟᱠᱚᱣᱟ ᱟᱨ ᱡᱚᱵ ᱵᱮᱱᱟᱣ ᱛᱮᱭᱟᱨᱚᱜ ᱠᱟᱱᱟ ᱛᱚ ᱵᱮᱱᱟᱣ ᱛᱮᱭᱟᱨ ᱠᱟᱛᱮᱫ ᱡᱚᱵ ᱤᱧ ᱞᱟᱹᱭ ᱟᱯᱮ ᱠᱟᱱᱟ ᱫᱚᱥ ᱦᱟᱡᱟᱨ ᱭᱟ ᱮᱜᱟᱨᱚ ᱦᱟᱡᱟᱨ ᱫᱷᱟᱹᱵᱤᱡ ᱦᱟᱡᱟᱨ ᱭᱟᱱᱤ ᱢᱤᱫ ᱦᱟᱡᱟᱨ ᱨᱮ ᱤᱱᱟᱹᱜ ᱯᱚᱭᱥᱟ ᱞᱟᱜᱟᱜ ᱠᱟᱱᱟ ᱛᱚ ᱚᱱᱟ ᱛᱤᱧ ᱢᱮᱱᱟ ᱪᱮᱫᱟᱜ ᱠᱤ ᱡᱚᱵ ᱵᱮᱱᱟᱣ ᱛᱮᱭᱟᱨ ᱠᱟᱱᱟ ᱡᱚᱛᱚᱣᱟᱜ ᱠᱚ ᱠᱟᱹᱢᱤ ᱫᱟᱠᱚ ᱱᱩᱠᱩ ᱢᱚᱡᱽᱫᱩᱨ ᱠᱟᱱᱟ ᱠᱚ ᱡᱚᱛᱚᱣᱟᱜ ᱱᱩᱠᱩ ᱠᱟᱹᱢᱤ ᱯᱩᱨᱟᱹᱣ ᱫᱟᱠᱚ ᱚᱱᱟ ᱨᱮ ᱵᱮᱱᱟᱣ ᱛᱮᱭᱟᱨ ᱠᱟᱱᱟ ᱡᱚᱵ ᱩᱱᱠᱩ ᱟᱹᱠᱷᱨᱤᱧ ᱵᱟᱞᱟ ᱦᱚᱲ ᱩᱱᱠᱩ ᱚᱱᱟ ᱨᱮᱱᱟᱜ ᱯᱷᱟᱭᱫᱟ ᱠᱚ ᱩᱴᱷᱟᱹᱣ ᱮᱫᱟ ᱡᱚ ᱠᱤ ᱤᱱᱟᱹᱜ ᱫᱟᱢ ᱛᱮᱠᱚ ᱟᱹᱠᱷᱨᱤᱧ ᱫᱟᱠᱚ ᱟᱨ ᱱᱩᱠᱩ ᱡᱚᱵ ᱠᱤ ᱡᱚᱛᱚ ᱠᱟᱹᱢᱤ ᱴᱳᱴᱟᱞ ᱱᱩᱠᱩ ᱠᱟᱹᱢᱤ ᱞᱟᱜᱟᱣ ᱠᱟᱱᱟ ᱚᱱᱟ ᱠᱟᱹᱢᱤ ᱨᱮ ᱱᱩᱠᱩ ᱱᱤᱱᱟᱹᱜ ᱜᱟᱱ ᱜᱮ ᱯᱚᱭᱥᱟ ᱠᱚ ᱧᱟᱢ ᱮᱫᱟ ᱛᱚ ᱚᱱᱟ ᱦᱤᱥᱟᱹᱵ ᱛᱤᱧ ᱢᱮᱱᱮᱫ ᱠᱟᱱᱟ ᱠᱩᱪ ᱥᱮ ᱛᱷᱚᱲᱟ ᱜᱟᱱ ᱦᱚᱲ ᱡᱟᱹᱥᱛᱤ ᱧᱚᱜ ᱠᱚ ᱧᱟᱢ ᱠᱷᱟᱱ ᱛᱚ ᱟᱹᱰᱤ ᱜᱮ ᱵᱟᱹᱲᱤᱡᱼᱟ ᱪᱮᱫᱟᱜ ᱠᱤ ᱨᱮᱸᱜᱮᱡ ᱩᱯᱨᱩᱢ ᱦᱚᱲ ᱠᱟᱱᱟ ᱠᱚ ᱟᱨ ᱠᱟᱹᱢᱤ ᱨᱮᱜᱮ ᱱᱩᱠᱩ ᱫᱚ ᱵᱚᱨᱥᱟ ᱛᱟᱦᱮᱱ ᱠᱟᱱ ᱛᱟᱠᱚᱣᱟ ᱪᱮᱫᱟᱜ ᱠᱤ ᱵᱟᱠᱚ ᱠᱟᱹᱢᱤ ᱠᱷᱟᱱ ᱪᱮᱫ ᱮᱢ ᱡᱚᱢᱟ ᱮᱢ ᱡᱟᱦᱟᱸᱭ ᱦᱚᱲ ᱜᱮ ᱨᱮᱸᱜᱮᱡ ᱦᱚᱲ ᱵᱟᱢ ᱠᱟᱹᱢᱤ ᱠᱷᱟᱱ ᱪᱮᱫ ᱮᱢ ᱡᱚᱢᱟ ᱛᱚ ᱚᱱᱟ ᱤᱧ ᱫᱚ ᱱᱚᱣᱟ ᱢᱮᱱ ᱨᱮᱱᱟᱜ ᱠᱟᱱ ᱛᱤᱧᱟᱹ ᱵᱚᱞᱮ ᱡᱟᱦᱟᱸᱭ ᱦᱚᱲ ᱜᱮ ᱡᱚ ᱠᱤᱥᱟᱹᱬ ᱦᱚᱲ ᱠᱟᱱᱟ ᱵᱚᱱ ᱥᱮ ᱠᱤᱥᱟᱹᱬ ᱦᱚᱲ ᱠᱟᱱᱟ ᱠᱚ ᱛᱚ ᱱᱩᱠᱩ ᱨᱮᱸᱜᱮᱡ ᱦᱚᱯᱚᱱ ᱨᱮᱱᱟᱜ ᱱᱟᱡᱟᱡᱽ ᱯᱷᱟᱭᱫᱟ ᱫᱚ ᱵᱟᱠᱚ ᱩᱴᱷᱟᱹᱣ ᱢᱟ ᱟᱨ ᱱᱩᱠᱩᱣᱟᱜ ᱡᱚ ᱯᱚᱭᱥᱟ ᱵᱮᱱᱟᱜ ᱠᱟᱱ ᱛᱟᱠᱚᱣᱟ ᱣᱟᱡᱤᱵ ᱯᱚᱭᱥᱟ ᱚᱱᱟ ᱯᱚᱭᱥᱟ ᱮᱢᱟ ᱞᱮ ᱠᱟᱱ ᱛᱟᱠᱚ ᱮᱢᱟ ᱞᱮ ᱠᱟᱱᱟ ᱟᱨ ᱛᱷᱚᱲᱟ ᱜᱟᱱ ᱯᱚᱭᱥᱟ ᱠᱚ ᱡᱟᱹᱥᱛᱤ ᱧᱚᱜ ᱞᱮᱛᱟ ᱠᱚ ᱠᱷᱟᱡ ᱜᱮ ᱟᱹᱰᱤ ᱜᱮ ᱵᱟᱹᱲᱤᱭᱟᱹᱜᱼᱟ ᱛᱚ ᱱᱚᱜᱼᱚᱭ ᱤᱧᱠᱟᱧ ᱩᱫᱩᱜ ᱟᱯᱮᱭᱟ ᱛᱤᱧᱟ ᱵᱞᱚᱜ ᱨᱮᱫᱚ ᱪᱮᱫ ᱞᱮᱠᱟ ᱤᱴᱟᱹ ᱛᱮᱭᱟᱨᱚᱜ ᱠᱟᱱᱟ ᱥᱮ ᱩᱱᱤ ᱡᱚ ᱚᱠᱚᱭ ᱤᱴᱟᱹᱭᱮ ᱵᱮᱱᱟᱣ ᱫᱮᱭᱟ ᱚᱠᱚᱭᱮ ᱛᱮᱭᱟᱨ ᱫᱟ ᱤᱴᱟᱹ ᱩᱱᱤ ᱛᱩᱞᱩᱡ ᱤᱧ ᱜᱟᱞᱢᱟᱨᱟᱣᱱᱟ ᱪᱮᱫ ᱞᱮᱠᱟ ᱤᱴᱟᱹᱭᱮ ᱵᱮᱱᱟᱣ ᱫᱮᱭᱟ ᱛᱤᱱᱟᱹᱜ ᱢᱮᱦᱱᱚᱛ ᱞᱟᱜᱟᱜ ᱠᱟᱱᱟ ᱛᱤᱱᱟᱹᱜ ᱵᱮᱞᱟ ᱫᱷᱟᱹᱵᱤᱡ ᱠᱟᱹᱢᱤ ᱞᱟᱜᱟᱜ ᱠᱟᱱᱟ ᱡᱚᱛᱚᱣᱟᱜ ᱤᱧ ᱩᱫᱩᱜ ᱟᱯᱮᱭᱟ ᱥᱮ ᱩᱱᱤ ᱛᱩᱞᱩᱡ ᱦᱚᱸᱧ ᱜᱟᱞᱢᱟᱨᱟᱣ ᱨᱚᱯᱚᱲ ᱱᱟᱹᱧ ᱛᱚ ᱤᱴᱟᱹ ᱦᱚᱸᱧ ᱩᱫᱩᱜ ᱟᱯᱮᱭᱟᱹᱧ ᱪᱟᱨᱳ ᱥᱟᱭᱤᱰ ᱨᱮᱱᱟᱜ ᱤᱴᱟᱹ ᱱᱚᱜᱼᱚᱭ ᱱᱤᱱᱟᱹᱜ ᱜᱟᱱ ᱤᱴᱟᱹ ᱛᱮᱭᱟᱨ ᱠᱟᱱᱟ ᱟᱨ ᱟᱹᱵᱷᱤ ᱵᱮᱱᱟᱣ ᱨᱮᱜᱮ ᱢᱮᱱᱟᱭᱟ ᱱᱩᱭ ᱱᱮᱛᱟᱨ ᱢᱤᱫᱴᱮᱱ ᱵᱟᱹᱵᱩ ᱠᱚᱲᱟᱭ ᱵᱮᱱᱟᱣ ᱨᱮᱜᱮ ᱢᱮᱱᱟᱭᱟ ᱟᱹᱵᱷᱤ ᱚᱸᱰᱮ ᱛᱷᱚᱲᱟ ᱜᱟᱱ ᱤᱴᱟᱹ ᱥᱟᱨᱮᱡ ᱠᱟᱫᱟᱭ ᱛᱚ ᱵᱮᱱᱟᱣ ᱯᱩᱨᱟᱹ ᱠᱟᱛᱮ ᱵᱩᱡᱷᱟᱹᱜ ᱠᱟᱱᱟ ᱫᱟᱠᱟ ᱡᱚᱢ ᱠᱮ ᱪᱟᱞᱟᱜ ᱟᱭ ᱟᱨ ᱱᱤᱱᱟᱹᱜ ᱤᱴᱟᱹ ᱧᱮᱞ ᱱᱩᱠᱤᱱ ᱵᱟᱨ ᱦᱚᱲ ᱠᱟᱹᱢᱤ ᱵᱟᱞᱟ ᱢᱮᱱᱟᱜ ᱠᱤᱱᱟ ᱱᱤᱱᱟᱹᱜ ᱤᱴᱟᱹ ᱠᱤᱱ ᱵᱮᱱᱟᱣ ᱛᱮᱭᱟᱨ ᱠᱮᱫᱟ ᱟᱨ ᱟᱹᱵᱷᱤ ᱵᱮᱱᱟᱣ ᱨᱮᱜᱮ ᱢᱮᱱᱟᱜ ᱠᱤᱱᱟ ᱪᱮᱫᱟᱜ ᱦᱟᱥᱟ ᱟᱹᱵᱷᱤ ᱟᱭᱢᱟ ᱰᱷᱮᱨ ᱢᱮᱱᱟᱜᱼᱟ ᱱᱚᱛᱮ ᱟᱭᱢᱟ ᱰᱷᱮᱨ ᱦᱟᱥᱟ ᱢᱮᱱᱟᱜᱼᱟ ᱛᱚ ᱱᱚᱣᱟ ᱤᱱᱟᱹᱜ ᱰᱷᱮᱨ ᱦᱟᱥᱟ ᱠᱤᱱ ᱵᱮᱱᱟᱣ ᱪᱟᱵᱟᱭᱟᱠᱤᱱ ᱵᱩᱡᱷᱟᱹᱣ ᱢᱮ ᱟᱹᱠᱤᱱ ᱢᱚᱛᱚ ᱛᱮ ᱵᱮᱱᱟᱣ ᱪᱟᱵᱟᱭᱟᱠᱤᱱ ᱟᱨ ᱵᱩᱡᱷᱟᱹᱜ ᱠᱟᱱᱟ ᱟᱜᱟᱨ ᱟᱨᱦᱚᱸ ᱤᱴᱟᱹ ᱠᱚ ᱵᱮᱱᱟᱣ ᱦᱚᱪᱚ ᱠᱮᱭᱟ ᱠᱚ ᱟᱨᱦᱚᱸ ᱯᱟᱥᱮᱡ ᱦᱟᱥᱟ ᱠᱚ ᱩᱵ ᱫᱟᱲᱮᱭᱟᱠᱚ ᱠᱟᱱᱟ ᱚᱸᱰᱮ ᱛᱚ ᱟᱹᱵᱤ ᱟᱭᱢᱟ ᱰᱷᱮᱨ ᱦᱟᱥᱟ ᱢᱮᱱᱟᱜᱼᱟ ᱫᱚᱦᱚ ᱛᱚ ᱱᱚᱣᱟ ᱵᱩᱡᱷᱟᱹᱣ ᱢᱮ ᱛᱤᱱᱟᱹᱜ ᱛᱤᱱᱟᱹᱜ ᱫᱤᱱ ᱜᱟᱱ ᱛᱟᱵᱮᱱ ᱪᱟᱵᱟᱭᱟ ᱱᱚᱣᱟ ᱦᱮᱸ ᱛᱤᱱᱟᱹᱜ ᱫᱤᱱ ᱜᱟᱱ ᱞᱟᱜᱟᱜᱼᱟ ᱱᱚᱣᱟ ᱢᱤᱫ ᱦᱟᱯᱛᱟ ᱜᱟᱱ ᱞᱟᱜᱟᱜᱼᱟ ᱧᱮᱞ ᱯᱮ ᱱᱤᱱᱟᱹᱜ ᱧᱮᱞ ᱯᱮ ᱱᱤᱱᱟᱹᱜ ᱰᱷᱮᱨ ᱢᱮᱱᱟᱜᱼᱟ ᱦᱟᱥᱟ ᱟᱨ ᱱᱚᱣᱟ ᱪᱟᱵᱟ ᱨᱮ ᱢᱤᱫ ᱦᱟᱯᱛᱟ ᱜᱟᱱ ᱞᱟᱜᱟᱜᱼᱟ ᱛᱚ ᱢᱤᱫ ᱦᱟᱯᱛᱟ

ᱢᱚᱡᱽ ᱛᱮᱠᱤᱱ ᱠᱟᱹᱢᱤᱭᱟ ᱛᱚ ᱡᱚᱛᱚᱣᱟᱜ ᱛᱮᱦᱮᱧ ᱱᱚᱣᱟ ᱱᱚᱰᱮᱱᱟᱜ ᱵᱞᱚᱜ ᱤᱧ ᱩᱫᱩᱜ ᱟᱯᱮᱭᱟ ᱤᱴᱟᱹ ᱪᱮᱫ ᱠᱚ ᱵᱮᱱᱟᱣ ᱫᱟᱠᱚ ᱛᱤᱱᱟᱹᱜ ᱜᱟᱱ ᱠᱚ ᱵᱮᱱᱟᱣ ᱛᱮᱭᱟᱨ ᱠᱟᱫᱟ ᱠᱚ ᱡᱚᱛᱚᱣᱟᱜ ᱵᱞᱚᱜ ᱤᱧ ᱩᱫᱩᱜ ᱟᱯᱮᱭᱟ ᱛᱚ ᱟᱜᱟᱨ ᱤᱧᱟᱹᱜ ᱪᱮᱱᱮᱞ ᱯᱮ ᱱᱟᱣᱟ ᱠᱷᱟᱡ ᱪᱮᱱᱮᱞ ᱫᱚ ᱥᱟᱵᱥᱠᱨᱟᱭᱤᱵᱽ ᱛᱤᱧ ᱯᱮ ᱟᱨ ᱱᱚᱣᱟ ᱤᱧᱟᱹᱜ ᱵᱞᱚᱜ ᱵᱷᱤᱰᱤᱭᱳ ᱟᱜᱟᱨ ᱢᱚᱡᱽ ᱯᱮ ᱧᱮᱞ ᱠᱮᱫ ᱠᱷᱟᱡ ᱛᱚ ᱞᱟᱭᱤᱠ ᱦᱚᱸ ᱞᱟᱭᱤᱠ ᱛᱤᱧ ᱛᱟᱵᱚᱱ ᱯᱮ ᱟᱨ ᱥᱮᱭᱟᱨ ᱦᱚᱸ ᱥᱮᱭᱟᱨ ᱛᱟᱵᱚᱱ ᱯᱮ ᱟᱨ ᱛᱮᱦᱮᱧᱟᱜ ᱵᱞᱚᱜ ᱨᱮᱫᱚ ᱱᱤᱱᱟᱹᱜ ᱫᱷᱟᱹᱵᱤᱡ ᱜᱮ ᱧᱟᱯᱟᱢ ᱵᱚᱱ ᱱᱮᱠᱥᱴ ᱵᱞᱚᱜ ᱨᱮ ᱢᱟ ᱛᱚᱵᱮ ᱥᱟᱱᱟᱢ ᱠᱚᱜᱮ ᱡᱚᱦᱟᱨ